ᱡᱚᱦᱟᱨ ᱜᱮ ᱜᱟᱛᱮ ᱠᱚ ᱥᱟᱹᱜᱩᱱ ᱥᱟᱸᱫᱮᱥ ᱞᱟᱭᱤᱵᱷ ᱤᱭᱩᱴᱩᱵᱽ ᱪᱮᱱᱮᱞ ᱯᱟᱦᱴᱟ ᱥᱮᱫ ᱠᱷᱚᱱ ᱥᱟᱱᱟᱢ ᱠᱚᱜᱮ ᱥᱟᱹᱜᱩᱱ ᱫᱟᱨᱟᱢ ᱛᱮᱦᱮᱧ ᱡᱟᱦᱟᱸᱴᱟᱜ ᱥᱟᱛᱟᱢ ᱟᱛᱮᱧ ᱥᱮᱴᱮᱨ ᱟᱠᱟᱱ ᱛᱟᱵᱚᱱᱟ ᱱᱚᱣᱟ ᱥᱟᱹᱜᱩᱱ ᱥᱟᱸᱫᱮᱥ ᱞᱟᱭᱤᱵᱷ ᱤᱭᱩᱴᱩᱵᱽ ᱪᱮᱱᱮᱞ ᱨᱮ ᱢᱮᱱᱫᱚ ᱫᱟᱨᱟᱭ ᱠᱟᱱ ᱪᱚᱵᱵᱤᱥᱮ ᱥᱮᱯᱴᱮᱢᱵᱚᱨ ᱫᱩ ᱦᱟᱡᱟᱨ ᱯᱚᱸᱪᱤᱥ ᱵᱩᱫᱷᱵᱟᱨ ᱦᱤᱞᱳᱜ ᱯᱚᱥᱪᱤᱢ ᱵᱚᱝᱜᱚ ᱟᱥᱮᱠᱟ ᱥᱚᱝᱜᱚᱴᱷᱚᱱᱟᱜ ᱫᱩᱫᱽᱞᱟᱭ ᱛᱮ ᱡᱟᱣ ᱥᱮᱨᱢᱟ ᱞᱮᱠᱟ ᱜᱮ ᱱᱮᱥ ᱦᱚᱸ ᱢᱤᱫ ᱢᱟᱨᱟᱝ ᱳᱭᱛᱤᱦᱟᱥᱤᱠ ᱠᱳᱞᱠᱟᱛᱟ ᱵᱤᱠᱠᱷᱳᱵᱽ ᱥᱚᱢᱟᱵᱮᱥ ᱠᱟᱹᱢᱤ ᱦᱚᱨᱟ ᱥᱟᱵ ᱥᱟᱯᱲᱟᱣ ᱦᱩᱭ ᱟᱠᱟᱱᱟ ᱱᱚᱣᱟ ᱳᱭᱛᱤᱦᱟᱥᱤᱠ ᱵᱤᱠᱠᱷᱳᱵᱽ ᱥᱚᱢᱟᱵᱮᱥ ᱠᱟᱹᱢᱤ ᱦᱚᱨᱟ ᱨᱮ ᱟᱹᱰᱤ ᱜᱚᱴᱟᱝ ᱫᱟᱹᱵᱤ ᱟᱛᱮ ᱥᱮᱴᱮᱨ ᱦᱩᱭᱩᱜ ᱠᱟᱱᱟ ᱢᱤᱫ ᱟᱱᱟᱜ ᱫᱟᱹᱵᱤ ᱫᱚ ᱯᱨᱤᱛᱷᱚᱠ ᱥᱟᱹᱨᱤ ᱫᱷᱚᱨᱚᱢ ᱠᱳᱰ ᱨᱮᱱᱟᱜ ᱫᱟᱹᱵᱤ ᱛᱮ ᱫᱚᱥᱟᱨᱟᱜ ᱫᱚ ᱤᱭᱩ ᱥᱤ ᱥᱤ ᱵᱤᱞ ᱟᱹᱰᱤ ᱱᱤᱦᱟᱹᱛᱤ ᱵᱟᱹᱛᱤᱞᱚᱜ ᱢᱟ ᱛᱮᱥᱟᱨᱟᱜ ᱫᱚ ᱛᱟᱢᱟᱱ ᱨᱟᱡᱽᱡᱚ ᱡᱩᱲᱮ ᱥᱟᱱᱛᱟᱲᱤ ᱢᱤᱰᱤᱭᱟᱢ ᱵᱤᱨᱫᱟᱹᱜᱟᱲ ᱠᱚᱨᱮ ᱢᱟᱪᱮᱫ ᱢᱟᱪᱮᱛᱟᱹᱱᱤ ᱵᱟᱹᱱᱩᱜ ᱠᱚ ᱠᱟᱠᱷᱟᱱᱟᱜ ᱛᱮ ᱵᱤᱨᱫᱟᱹᱜᱟᱲ ᱨᱮᱱᱟᱜ ᱯᱚᱨᱤᱠᱟᱴᱷᱟᱢᱳ ᱴᱷᱤᱠ ᱥᱟᱺᱦᱤᱡ ᱵᱟᱹᱱᱩᱜ ᱛᱮ ᱱᱚᱣᱟ ᱠᱚ ᱫᱟᱹᱵᱤ ᱥᱟᱛᱟᱢ ᱥᱟᱵ ᱠᱟᱛᱮᱫ ᱢᱟᱱᱚᱱᱤᱭᱚ ᱢᱩᱠᱠᱷᱚ ᱢᱚᱱᱛᱨᱤ ᱥᱮ ᱨᱟᱡᱽᱡᱚᱯᱟᱞ ᱢᱚᱦᱟᱥᱚᱭ ᱴᱷᱮᱱ ᱫᱟᱹᱵᱤ ᱥᱟᱛᱟᱢ ᱥᱟᱢᱟᱝ ᱞᱟᱹᱜᱤᱫ ᱛᱮ ᱟᱴ ᱫᱚᱯᱷᱟ ᱫᱟᱹᱵᱤᱭᱟᱛᱮ ᱤᱱᱟᱹ ᱪᱷᱟᱰᱟ ᱢᱮᱱᱟᱜᱼᱟ ᱯᱷᱮᱠ ᱮᱥ ᱴᱤ ᱡᱟᱦᱟᱸᱭ ᱫᱚ ᱟᱹᱫᱤᱵᱟᱹᱥᱤ ᱠᱟᱱᱟ ᱠᱚ ᱡᱳᱨ ᱡᱩᱞᱩᱢ ᱠᱟᱛᱮ ᱱᱚᱠᱚᱞ ᱯᱷᱮᱠ ᱮᱥ ᱴᱤ ᱩᱰᱩᱠ ᱠᱟᱛᱮ ᱱᱟᱱᱟ ᱦᱩᱱᱟᱹᱨ ᱚᱯᱷᱤᱥ ᱨᱮ ᱠᱟᱹᱢᱤᱭᱮᱫ ᱠᱟᱱᱟ ᱠᱚ ᱱᱚᱣᱟ ᱠᱚ ᱨᱮᱱᱟᱜ ᱫᱟᱹᱵᱤ ᱥᱟᱛᱟᱢ ᱥᱟᱵ ᱠᱟᱛᱮ ᱫᱟᱨᱟᱭ ᱠᱟᱱ ᱪᱚᱵᱵᱤᱥᱮ ᱥᱮᱯᱴᱮᱢᱵᱚᱨ ᱯᱚᱥᱪᱤᱢ ᱵᱚᱝᱜᱚ ᱟᱥᱮᱠᱟ ᱥᱚᱝᱜᱚᱴᱷᱚᱱ ᱟᱜ ᱫᱩᱼᱫᱮᱞᱟᱭ ᱛᱮ ᱢᱤᱫ ᱢᱟᱨᱟᱝ ᱦᱩᱞᱥᱟᱹᱭ ᱡᱚᱢᱮᱞᱟᱹᱭ ᱠᱟᱹᱢᱤ ᱦᱚᱨᱟ ᱥᱟᱵ ᱥᱟᱯᱲᱟᱣ ᱦᱩᱭ ᱟᱠᱟᱱᱟ ᱴᱷᱟᱶ ᱫᱚ ᱠᱳᱞᱠᱟᱛᱟ ᱨᱮᱱᱟᱜ ᱨᱟᱱᱤ ᱨᱟᱥᱢᱚᱱᱤ ᱨᱳᱰ ᱢᱮᱱ ᱫᱚ ᱫᱷᱚᱨᱢᱚ ᱛᱚᱞᱟ ᱥᱟᱱᱟᱢ ᱟᱛᱳ ᱴᱚᱞᱟ ᱨᱮᱱ ᱜᱚᱜᱚ ᱵᱟᱵᱟ ᱵᱚᱭᱦᱟ ᱢᱤᱥᱤ ᱱᱮᱦᱚᱨ ᱡᱚᱦᱟᱨ ᱥᱟᱞᱟᱜ ᱵᱟᱲᱟᱭ ᱚᱪᱚ ᱦᱩᱭᱩᱜ ᱠᱟᱱᱟ ᱥᱟᱱᱟᱢ ᱠᱚᱜᱮ ᱫᱚᱢᱮᱞ ᱫᱚᱢᱮᱞ ᱱᱚᱣᱟ ᱦᱩᱞ ᱥᱟᱹᱭ ᱡᱚᱢᱮᱞᱟᱹᱭ ᱠᱟᱹᱢᱤ ᱦᱚᱨᱟ ᱨᱮᱵᱚᱱ ᱥᱮᱞᱮᱫᱚᱜ ᱢᱟ ᱢᱟ ᱮᱱᱠᱷᱟᱱ ᱥᱟᱹᱜᱩᱱ ᱥᱟᱸᱫᱮᱥ ᱞᱟᱭᱤᱵᱽ ᱤᱭᱩᱴᱩᱵᱽ ᱪᱮᱱᱮᱞ ᱯᱟᱦᱴᱟ ᱥᱮᱫ ᱠᱷᱚᱱ ᱥᱟᱱᱟᱢ ᱠᱚᱜᱮ ᱱᱮᱣᱛᱟ ᱟᱨᱫᱟᱥ ᱛᱟᱦᱮᱸᱭᱮᱱᱟ ᱢᱟ ᱮᱱᱠᱷᱟᱱ ᱥᱟᱱᱟᱢ ᱠᱚᱜᱮ ᱡᱚᱦᱟᱨ